ᱡᱟᱱᱟᱢ ᱪᱷᱟᱹᱴᱭᱟᱹᱨ ᱵᱟᱵᱚᱛ ᱛᱮ ᱜᱚᱢᱠᱮ ᱟᱹᱵᱤᱱᱟᱜ ᱩᱯᱨᱩᱢ ᱠᱟᱹᱴᱤᱡ ᱫᱤᱥᱚᱢ ᱦᱚᱲ ᱞᱟᱹᱭ ᱥᱟᱰᱮ ᱟᱠᱚ ᱵᱤᱱ ᱡᱚᱦᱟᱨ ᱜᱮ ᱛᱚᱵᱮ ᱤᱧᱟᱹᱜ ᱩᱯᱨᱩᱢ ᱞᱟᱹᱭ ᱞᱟᱦᱟᱨᱮ ᱱᱚᱣᱟ ᱪᱮᱱᱮᱞ ᱡᱟᱦᱟᱸᱭ ᱠᱚᱵᱚ ᱧᱮᱞᱮᱫ ᱥᱟᱱᱟᱢ ᱫᱤᱥᱚᱢ ᱨᱤᱱ ᱤᱧ ᱠᱷᱚᱱ ᱢᱟᱨᱟᱝ ᱠᱚᱫᱚ ᱤᱧᱟᱹᱜ ᱞᱟᱥᱟᱬᱦᱮᱫ ᱡᱚᱦᱟᱨ ᱟᱨ ᱤᱧ ᱛᱩᱞᱩᱡ ᱠᱚᱫᱚ ᱥᱟᱢᱟᱱᱚᱢ ᱡᱚᱦᱟᱨ ᱟᱨ ᱤᱧ ᱠᱷᱚᱱ ᱦᱩᱰᱤᱧ ᱠᱚᱫᱚ ᱫᱩᱞᱟᱹᱲ ᱛᱷᱩᱢ ᱤᱧᱟᱹᱜ ᱧᱩᱛᱩᱢ ᱨᱟᱡᱽᱢᱚᱱ ᱦᱮᱢᱵᱨᱚᱢ ᱟᱹᱛᱩ ᱜᱚᱝᱜᱟ ᱢᱩᱸᱰᱟᱹ ᱰᱷᱮᱝᱠᱟᱱᱟᱲ ᱦᱚᱱᱚᱛ ᱩᱲᱤᱥᱥᱟ ᱯᱚᱱᱚᱛ ᱜᱚᱢᱠᱮ ᱢᱤᱫ ᱵᱟᱞᱚᱠ ᱱᱚᱣᱟ ᱫᱩᱲᱤ ᱫᱷᱟᱹᱨᱛᱤ ᱨᱮ ᱚᱯᱮᱞᱚᱜ ᱢᱟᱲᱟᱝ ᱨᱮ ᱪᱮᱫ ᱪᱮᱫ ᱠᱚ ᱥᱟᱢᱟᱱ ᱫᱚᱨᱠᱟᱨ ᱮᱫᱟ ᱟᱫᱚ ᱱᱚᱣᱟ ᱡᱟᱦᱟᱱᱟᱜ ᱠᱩᱠᱞᱤ ᱵᱤᱱ ᱫᱚᱦᱚ ᱠᱮᱫ ᱫᱚ ᱱᱚᱣᱟ ᱠᱩᱠᱞᱤ ᱞᱟᱹᱱᱟᱹᱭ ᱢᱟᱲᱟᱝ ᱨᱮ ᱱᱟᱦᱟᱜ ᱟᱫᱚ ᱢᱤᱫ ᱨᱟᱦᱟ ᱨᱟᱥᱟ ᱥᱟᱱᱟᱢ ᱫᱤᱥᱚᱢ ᱦᱚᱲ ᱠᱚᱞᱤᱧ ᱟᱹᱲᱛᱤ ᱦᱟᱹᱴᱤᱧ ᱟᱵᱚᱱᱟ ᱟᱨ ᱤᱱᱟᱹ ᱛᱟᱭᱚᱢ ᱱᱟᱦᱟᱜ ᱱᱚᱣᱟ ᱠᱩᱠᱞᱤ ᱨᱮᱱᱟᱜ ᱞᱟᱹᱱᱟᱹᱭ ᱱᱟᱦᱟᱜ ᱞᱤᱧ ᱞᱟᱹᱭᱟ ᱱᱟᱦᱟᱜ

ᱱᱚᱣᱟ ᱡᱟᱦᱟᱸ ᱱᱟᱦᱟᱜ ᱵᱤᱱ ᱠᱩᱞᱤ ᱵᱤᱱ ᱫᱚᱦᱚ ᱠᱮᱫ ᱫᱚ ᱡᱮ ᱡᱟᱱᱟᱢᱚᱜ ᱢᱟᱲᱟᱝ ᱨᱮ ᱟᱵᱚ ᱱᱚᱣᱟ ᱫᱷᱟᱹᱨᱛᱤ ᱛᱮ ᱱᱟᱦᱟᱜ ᱱᱟ ᱵᱟᱞᱚᱠ ᱮ ᱚᱯᱮᱞᱚᱜ ᱠᱟᱱᱟ ᱟᱫᱚ ᱚᱱᱟ ᱢᱟᱲᱟᱝ ᱨᱮ ᱪᱮᱫ ᱪᱮᱫ ᱥᱟᱢᱟᱱ ᱠᱚ ᱱᱟᱦᱟᱜ ᱫᱚᱨᱠᱟᱨᱚᱜ ᱠᱟᱱᱟ ᱱᱟᱦᱟᱜ ᱚᱱᱟ ᱜᱮ ᱦᱟᱞᱤᱧ ᱠᱩᱠᱞᱤ ᱟᱫᱚ ᱱᱚᱣᱟ ᱫᱚ ᱱᱟᱦᱟᱜ ᱥᱟᱱᱟᱢ ᱫᱤᱥᱚᱢ ᱦᱚᱲ ᱠᱚ ᱱᱟᱦᱟᱜ ᱥᱟᱱᱟᱢ ᱠᱚᱜᱮ ᱯᱟᱞᱮ ᱱᱟᱦᱟᱜ ᱟᱛᱳ ᱴᱚᱞᱟ ᱨᱮᱫᱚ ᱠᱚ ᱵᱟᱲᱟᱭ ᱟᱠᱟᱫ ᱜᱮᱭᱟ ᱟᱨ ᱱᱚᱣᱟ ᱫᱚ ᱱᱤᱛᱚᱝ ᱠᱷᱚᱱ ᱫᱚ ᱵᱟᱝᱟ ᱚᱱᱮ ᱠᱚ ᱢᱮᱱ ᱟᱠᱟᱫ ᱞᱮᱠᱟ ᱡᱚᱠᱷᱚᱱ ᱡᱚᱱᱚᱢ ᱛᱚᱠᱷᱚᱱ ᱞᱮᱠᱟᱱ ᱥᱤᱧ ᱵᱚᱸᱜᱟ ᱵᱩᱨᱩ ᱢᱚᱬᱮ ᱟᱹᱜᱤᱞ ᱦᱟᱯᱲᱟᱢ ᱠᱚᱠᱚ ᱞᱟᱜᱽ ᱟᱠᱟᱫ ᱪᱟᱞ ᱟᱠᱟᱫ ᱯᱚᱫᱽ ᱟᱠᱟᱫ ᱯᱟᱭᱬᱟ ᱟᱠᱟᱫ ᱩᱱᱠᱩ ᱥᱩᱵ ᱦᱚᱲ ᱦᱚᱸ ᱧᱮᱞ ᱛᱤᱭᱳᱜ ᱪᱮ ᱞᱟᱜᱟ ᱛᱤᱭᱳᱜ ᱠᱟᱛᱷᱟ ᱫᱚ ᱵᱟᱝ ᱠᱟᱱᱟ ᱢᱮᱱᱠᱷᱟᱱ ᱱᱚᱣᱟ ᱫᱚ ᱱᱟᱦᱮᱞ ᱜᱟᱸᱰᱠᱮ ᱞᱮᱠᱟᱱ ᱠᱟᱛᱷᱟ ᱠᱚ ᱵᱟᱹᱜᱤ ᱟᱠᱟᱫᱟ ᱥᱮᱫᱟᱭ ᱟᱹᱜᱤᱞ ᱦᱟᱯᱲᱟᱢ ᱠᱚ ᱥᱮᱫᱟᱭ ᱟᱹᱜᱤᱞ ᱦᱟᱯᱲᱟᱢ ᱠᱚ ᱟᱫᱚ ᱱᱚᱣᱟ ᱥᱮᱨᱣᱟ ᱠᱚᱫᱚ ᱱᱟᱦᱟᱜ ᱡᱚᱛᱚ ᱥᱟᱱᱟᱢ ᱟᱵᱚ ᱠᱷᱮᱨᱣᱟᱲ ᱥᱟᱱᱛᱟᱲ ᱟᱹᱛᱩ ᱨᱮᱫᱚ ᱱᱟᱦᱟᱜ ᱥᱟᱱᱟᱢ ᱟᱵᱚᱨᱮᱱ ᱦᱟᱯᱲᱟᱢ ᱠᱚ ᱟᱭᱳ ᱠᱚ ᱵᱟᱵᱟ ᱠᱚᱫᱚ ᱥᱟᱱᱟᱢ ᱦᱚᱲ ᱜᱮ ᱱᱟᱦᱟᱜ ᱠᱚ ᱵᱟᱲᱟᱭ ᱟᱠᱟᱜᱼᱟ ᱟᱪᱪᱷᱟ ᱛᱚᱵᱮ ᱟᱵᱚᱣᱟᱜ ᱞᱟᱹᱭ ᱦᱳᱭ ᱟᱹᱞᱤᱧᱟᱜ ᱞᱟᱹᱭ ᱟᱨ ᱟᱠᱚᱣᱟᱜ ᱠᱟᱹᱢᱤ ᱦᱚᱨᱟ ᱦᱩᱭᱛᱚ ᱱᱟᱥᱮ ᱱᱟᱥᱮ ᱚᱠᱟ ᱠᱚᱨᱮ ᱮ, ᱥᱚᱢᱟᱱ ᱫᱟᱲᱮᱭᱟᱜᱼᱟ ᱵᱟᱝᱠᱷᱟᱱ ᱱᱟᱥᱮᱱᱟᱜ ᱤᱭᱟᱹ ᱫᱟᱲᱮᱭᱟᱜᱼᱟ ᱠᱤᱱᱛᱩ ᱥᱟᱱᱟᱢ ᱜᱮ ᱱᱟᱦᱟᱜ ᱱᱚᱣᱟ ᱠᱟᱹᱢᱤ ᱦᱚᱨᱟ ᱠᱚᱫᱚ ᱟᱨ ᱜᱮ ᱱᱟᱦᱟᱜ ᱠᱚ ᱵᱟᱲᱟᱭ ᱟᱠᱟᱜᱼᱟ ᱟᱵᱚ- ᱢᱟᱲᱟᱝ ᱠᱷᱚᱱᱟᱜ ᱜᱮ᱾ ᱢᱟᱲᱟᱝ ᱠᱷᱚᱱᱟᱜ ᱜᱮ ᱵᱟᱝᱠᱷᱟᱱ ᱫᱚ ᱥᱮᱨᱣᱟ ᱠᱟᱹᱢᱤ ᱦᱚᱨᱟ ᱵᱟᱭ ᱦᱤᱡᱩᱜᱼᱟ ᱵᱟᱭ ᱦᱤᱡᱩᱜ ᱦᱳᱭ ᱦᱳᱭ ᱟᱫᱚ ᱱᱟᱦᱟᱜ ᱱᱚᱜᱼᱚ ᱱᱚᱣᱟ ᱡᱟᱦᱟᱱᱟᱜ ᱛᱮᱦᱮᱧ ᱱᱟᱦᱟᱜ ᱵᱤᱱ ᱢᱮᱱ ᱟᱠᱟᱫ ᱪᱮᱫ ᱪᱮᱫ ᱥᱟᱢᱟᱱ ᱠᱚ ᱫᱚᱨᱠᱟᱨᱚᱜᱼᱟ ᱟᱫᱚ ᱱᱤᱛᱚᱜ ᱡᱩᱫᱤ ᱵᱚᱱ ᱧᱮᱞᱟ ᱵᱟᱨ ᱦᱟᱡᱟᱨ ᱥᱟᱞᱮ ᱱᱚᱣᱟ ᱫᱩᱭ ᱦᱟᱡᱟᱨ ᱢᱚᱥᱤᱭᱟ ᱠᱷᱚᱱ ᱩᱲᱤᱭᱟ ᱦᱤᱥᱟᱹᱵ ᱛᱮ ᱤᱱᱟᱹ ᱛᱟᱭᱱᱚᱢ ᱠᱷᱚᱱ ᱫᱚ ᱱᱤᱛᱚᱝ ᱫᱚ ᱱᱚᱜᱼᱚᱭ ᱡᱮ ᱥᱟᱬᱮᱥ ᱨᱮᱱᱟᱜ ᱵᱟᱠᱷᱟᱱ ᱵᱳᱭᱜᱟᱱᱤᱠᱚ ᱨᱮᱱᱟᱜ ᱢᱮᱱ ᱠᱟᱛᱷᱟ ᱤᱫᱤ ᱠᱟᱛᱮ ᱱᱤᱛᱚᱝ ᱱᱚᱣᱟ ᱡᱮ ᱢᱮᱰᱤᱠᱟᱞ ᱨᱮᱱᱟᱜ ᱯᱷᱮᱥᱤᱞᱤᱴᱤ ᱠᱚ ᱤᱫᱤ ᱠᱟᱛᱮ ᱟᱵᱚ ᱥᱟᱶᱛᱟ ᱨᱮ ᱱᱚᱜᱼᱚ ᱱᱟ ᱟᱵᱚ ᱡᱟᱱᱟᱢ ᱪᱷᱟᱹᱴᱭᱟᱹᱨ ᱠᱟᱹᱢᱤ ᱦᱚᱨᱟ ᱠᱚ ᱱᱟᱥᱮᱱᱟᱜ ᱱᱟᱥᱮᱱᱟᱜ ᱛᱚᱯᱷᱟᱛ ᱤᱫᱤ ᱟᱠᱟᱱᱟ ᱟᱪᱪᱷᱟ᱾ ᱢᱟᱲᱟᱝ ᱡᱟᱦᱟᱸ ᱞᱮᱠᱟ ᱠᱟᱹᱢᱤ ᱦᱚᱨᱟ ᱠᱚ ᱦᱤᱡᱩᱜ ᱠᱟᱱ ᱛᱟᱦᱮᱸᱫ ᱚᱱᱟ ᱠᱷᱚᱱ ᱠᱤᱪᱷᱤ ᱱᱟᱜ ᱱᱟᱦᱟᱜ ᱯᱷᱚᱨᱚᱠ ᱧᱚᱜ ᱟᱠᱟᱱᱟ ᱟᱪᱪᱷᱟ᱾ ᱪᱮᱫ ᱞᱮᱠᱟᱱ ᱡᱤᱱᱤᱥᱚ ᱠᱚ ᱱᱟᱦᱟᱜ ᱚᱱᱟ ᱯᱷᱚᱨᱚᱠ ᱤᱫᱤᱜ ᱠᱟᱱᱟ ᱱᱟᱦᱟᱜ ᱚᱱᱟ ᱱᱟᱦᱟᱜ ᱵᱚ ᱟᱸ, ᱱᱤᱛᱚᱜ ᱱᱟᱦᱟᱜ ᱵᱚ ᱵᱟᱰᱟᱭ ᱫᱟᱲᱮᱭᱟᱜ ᱠᱟᱱᱟ ᱡᱮ ᱡᱟᱱᱟᱢ ᱡᱷᱚᱜ ᱱᱟᱦᱟᱜ ᱡᱟᱦᱟᱸ ᱥᱟᱢᱟᱱ ᱠᱚ ᱱᱚᱰᱮ ᱟᱹᱵᱤᱱ ᱱᱟᱦᱟᱜ ᱠᱩᱠᱞᱤ ᱱᱟᱦᱟᱜ ᱵᱤᱱ ᱫᱚᱦᱚ ᱟᱠᱟᱫ ᱫᱚ ᱡᱟᱦᱟᱸ ᱥᱟᱱᱟᱢ ᱠᱚ ᱥᱟᱢᱟᱱ ᱠᱚ ᱱᱟᱦᱟᱜ ᱫᱚᱨᱠᱟᱨᱚᱜ ᱠᱟᱱ ᱛᱟᱦᱮᱸᱫ ᱛᱮᱦᱮᱧ ᱫᱚ ᱱᱟᱦᱟᱜ ᱟᱵᱚ ᱡᱟᱦᱟᱸ ᱱᱟᱦᱟᱜ ᱜᱤᱫᱽᱨᱟᱹ ᱱᱟᱦᱟᱜ ᱛᱮᱦᱮᱧ ᱱᱟᱦᱟᱜ ᱚᱯᱮᱞᱚᱜ ᱠᱟᱱᱟ ᱱᱟᱦᱟᱜ ᱮ ᱚᱱᱟ ᱢᱟᱲᱟᱝ ᱯᱮᱲᱟ ᱞᱮᱠᱟᱛᱮ ᱱᱟᱦᱟᱜ ᱟᱫᱚ ᱩᱱᱤ ᱢᱟ ᱱᱟᱦᱟᱜ ᱢᱮᱰᱤᱠᱟᱞ ᱠᱚ ᱤᱫᱤ ᱠᱟᱱᱟ ᱮᱱᱠᱷᱟᱱ ᱚᱱᱟ ᱥᱟᱢᱟᱱ ᱠᱚᱫᱚ ᱱᱟᱦᱟᱜ ᱱᱤᱛᱚᱝ ᱫᱚ ᱵᱟᱵᱚ ᱯᱨᱚᱭᱳᱜᱽ ᱫᱟᱲᱮᱭᱟᱜ ᱠᱟᱱᱟ ᱦᱮᱲᱟ ᱦᱤᱲᱤᱧᱚᱜ ᱠᱟᱱᱟ ᱦᱮᱲᱟ ᱦᱤᱲᱤᱧᱚᱜ ᱠᱟᱱᱟ ᱟᱫᱚ ᱛᱚᱛᱷᱟᱯᱤ ᱢᱟᱲᱟᱝ ᱨᱮ ᱱᱟᱦᱟᱜ ᱟᱹᱵᱤᱱ ᱠᱩᱠᱞᱤ ᱫᱤᱥᱚᱢ ᱦᱚᱲ ᱠᱚᱠᱚ ᱵᱟᱲᱟᱭ ᱢᱟ ᱱᱟᱦᱟᱜ ᱟᱞᱟᱝᱟᱜ ᱜᱟᱯᱟᱞᱢᱟᱨᱟᱣ ᱱᱟᱦᱟᱜ ᱫᱤᱥᱚᱢ ᱦᱚᱲ ᱠᱚᱠᱚ ᱵᱟᱲᱟᱭ ᱢᱟ ᱱᱟᱦᱟᱜ ᱡᱮ ᱢᱟᱲᱟᱝ ᱨᱮ ᱪᱮᱫ ᱞᱮᱠᱟᱨᱮ ᱱᱚᱣᱟ ᱢᱟᱲᱟᱝ ᱠᱷᱚᱱ ᱫᱩᱭ ᱦᱟᱡᱟᱨ ᱢᱚᱥᱤᱦᱟ ᱯᱩᱨᱵᱚ ᱢᱟᱲᱟᱝ ᱠᱷᱚᱱ ᱪᱮᱫ ᱞᱮᱠᱟ ᱠᱟᱹᱢᱤ ᱦᱚᱨᱟ ᱟᱵᱚ ᱠᱷᱮᱨᱣᱟᱲ ᱥᱟᱶᱛᱟ ᱨᱮ ᱛᱟᱦᱮᱸ ᱛᱟᱦᱮᱸ ᱛᱚᱵᱮ ᱥᱟᱱᱟᱢ ᱧᱮᱧᱮᱞᱤᱭᱟᱹ ᱠᱚ ᱟᱸᱡᱚᱢᱤᱭᱟᱹ ᱠᱚ ᱚᱠᱟ ᱠᱚᱨᱮ ᱱᱟᱦᱟᱜ ᱟᱹᱞᱤᱧᱟᱜ ᱜᱟᱯᱟᱞᱢᱟᱨᱟᱣ ᱵᱷᱤᱛᱨᱟᱹ ᱨᱮ ᱱᱚᱣᱟ ᱫᱚ ᱱᱟᱦᱟᱜ ᱟᱹᱜᱤᱞ ᱦᱟᱯᱲᱟᱢ ᱠᱚᱴᱷᱮᱱ ᱜᱮ ᱥᱮᱬᱟ ᱟᱹᱜᱩ ᱟᱠᱟᱱᱟ ᱟᱨ ᱵᱟᱲᱟᱭ ᱟᱠᱟᱱ ᱱᱟᱦᱟᱜ ᱚᱠᱟ ᱠᱚᱨᱮ ᱱᱟᱦᱟᱜ ᱠᱷᱟᱴᱚᱜ ᱠᱟᱱᱟ ᱟᱨ ᱚᱠᱟ ᱠᱚᱨᱮ ᱵᱟᱹᱞᱤᱧ ᱛᱤᱭᱳᱜ ᱜᱮᱭᱟ ᱚᱱᱟ ᱠᱚᱨᱮ ᱫᱚ ᱱᱟᱦᱟᱜ ᱫᱤᱥᱟᱹ ᱮᱢᱟᱞᱤᱧ ᱯᱮ ᱟᱨ ᱠᱚᱢᱮᱱᱴ ᱯᱮ ᱟᱨ ᱛᱚᱵᱮ ᱮᱱᱟᱝ ᱱᱟᱦᱟᱜ ᱟᱹᱞᱤᱧ ᱱᱟᱦᱟᱜ ᱞᱤᱧ ᱵᱟᱲᱟᱭ ᱛᱤᱭᱳᱜ ᱫᱟᱲᱮᱭᱟᱜ ᱠᱟᱱᱟ ᱛᱚᱵᱮ ᱱᱚᱰᱮ ᱱᱟᱦᱟᱜ ᱞᱤᱧ ᱞᱟᱹᱭᱮᱫᱼᱟ ᱱᱚᱣᱟ ᱨᱮᱱᱟᱜ ᱠᱟᱹᱢᱤ ᱦᱚᱨᱟ ᱫᱚ ᱱᱚᱝᱠᱟ ᱦᱮᱡ ᱟᱠᱟᱱᱟ ᱡᱮ ᱛᱮᱦᱮᱧ ᱱᱟᱦᱟᱜ ᱢᱤᱫᱴᱟᱝ ᱱᱟᱦᱟᱜ ᱟᱭᱳ ᱚᱱᱮ ᱠᱚ ᱢᱮᱱ ᱫᱚ ᱱᱟᱦᱟᱜ ᱩᱱᱤ ᱫᱚ ᱱᱟᱦᱟᱜ ᱨᱚᱦᱚᱲ ᱫᱟᱨᱮ ᱨᱮ ᱫᱮᱡ ᱟᱠᱟᱱᱟᱭ ᱟᱪᱪᱷᱟ ᱟᱫᱚ ᱟᱭᱳ ᱠᱚᱜᱮ ᱱᱟᱦᱟᱜ ᱩᱱᱤ ᱱᱟᱦᱟᱜ ᱛᱮᱦᱮᱧ ᱵᱩᱨᱩ ᱠᱷᱚᱱᱟᱜ ᱡᱟᱦᱟᱸ ᱛᱟᱵᱚ ᱱᱟᱣᱟ ᱯᱮᱲᱟ ᱱᱟᱦᱟᱜ ᱱᱟᱣᱟ ᱵᱟᱞᱚᱠ ᱱᱟᱦᱟᱜ ᱱᱚᱣᱟ ᱫᱷᱟᱹᱨ ᱫᱩᱲᱤ ᱫᱷᱟᱹᱨᱛᱤ ᱛᱮ ᱱᱟᱦᱟᱜ ᱦᱤᱡᱩᱜ ᱫᱚ ᱱᱟᱦᱟᱜ ᱟᱫᱚ ᱦᱤᱡᱩᱜ ᱢᱟᱲᱟᱝ ᱨᱮ ᱟᱫᱚ ᱱᱚᱛᱮ ᱵᱟᱵᱟ ᱠᱚ ᱢᱮᱛᱟᱭᱟ ᱡᱮ ᱛᱮᱦᱮᱧ ᱡᱮ ᱟᱵᱚ ᱫᱚ ᱵᱩᱨᱩ ᱠᱷᱚᱱ ᱵᱚ ᱦᱤᱡᱩᱜᱼᱟ ᱢᱮᱱᱟᱠᱚ ᱯᱮᱲᱟ ᱠᱚ ᱡᱟᱦᱟᱸ ᱱᱟᱦᱟᱜ ᱠᱚ ᱚᱠᱚᱭ ᱯᱮ ᱟᱹᱜᱩ ᱠᱚ ᱚᱠᱟ ᱠᱷᱚᱱ ᱦᱮᱡ ᱮᱱᱟ ᱛᱟᱯᱮ ᱪᱤᱞᱤ ᱯᱮᱲᱟ ᱠᱚ ᱱᱟᱦᱟᱜ ᱚᱱᱠᱟ ᱠᱚ ᱠᱩᱠᱩ ᱩᱞᱤ ᱫᱚ ᱱᱟᱜ ᱦᱮᱸ, ᱩᱱᱤ ᱠᱩᱞᱤ ᱚᱯᱮᱞ ᱞᱮᱱ ᱛᱟᱦᱮᱸ ᱠᱚ ᱟᱫᱚ ᱵᱟᱝᱟ ᱵᱩᱨᱩ ᱠᱷᱚᱱ ᱯᱮᱲᱟ ᱞᱮ ᱟᱹᱜᱩ ᱟᱠᱟᱫᱮᱭᱟ ᱱᱟᱣᱟ ᱯᱮᱲᱟ ᱠᱚ ᱱᱟᱣᱟ ᱯᱮᱲᱟ ᱟᱫᱚ ᱵᱟᱵᱟ ᱦᱚᱲ ᱠᱚ ᱢᱮᱛᱟᱭᱟ ᱡᱮ ᱛᱮᱦᱮᱧ ᱩᱱᱤ ᱫᱷᱩᱲᱤ ᱫᱷᱩᱨᱛᱤ ᱛᱮ ᱞᱮᱵᱮᱫ ᱢᱟᱲᱟᱝ ᱨᱮ ᱱᱟ ᱵᱟᱞᱚᱠ ᱟᱹᱵᱤᱱ ᱫᱚ ᱵᱷᱤᱛᱟᱹᱨ ᱨᱮ ᱫᱷᱚᱨᱚᱢ ᱞᱚᱴᱟ ᱫᱟᱜ ᱫᱩᱲᱩᱢ ᱵᱤᱱ ᱵᱷᱤᱛᱟᱹᱨ ᱨᱮ ᱵᱷᱤᱛᱟᱹᱨ ᱨᱮ ᱦᱳᱭ ᱵᱷᱤᱛᱟᱹᱨ ᱨᱮ ᱟᱫᱚ ᱟᱪᱪᱷᱟ᱾ ᱢᱟᱨᱟᱝ ᱵᱩᱨᱩ ᱧᱩᱛᱩᱢ ᱛᱮ ᱫᱷᱚᱨᱚᱢ ᱧᱩᱛᱩᱢ ᱛᱮ ᱟᱫᱚ ᱚᱸᱰᱮ ᱫᱷᱚᱨᱚᱢ ᱞᱚᱴᱟ ᱫᱟᱜ ᱫᱚᱲᱚᱢᱚᱜᱼᱟ ᱟᱪᱪᱷᱟ ᱤᱱᱟᱹ ᱛᱟᱭᱚᱢ ᱛᱮ ᱫᱩᱣᱟᱹᱨ ᱜᱟᱱᱟᱰᱮ ᱥᱟᱢᱟᱝ ᱨᱮ ᱱᱟᱦᱟᱜ

ᱟᱫᱚ ᱱᱚᱜᱼᱚ ᱱᱚᱣᱟ ᱠᱚ ᱱᱟᱦᱟᱜ ᱟᱹᱵᱤᱱ ᱵᱤᱱ ᱢᱮᱱᱟ ᱪᱮᱫᱟᱜ ᱪᱮᱫᱟᱜ ᱠᱷᱟᱹᱛᱤᱨ ᱠᱚ ᱫᱚᱦᱚᱭᱟ ᱱᱚᱣᱟ ᱫᱚ ᱦᱳᱭ ᱟᱫᱚ ᱥᱟᱶᱛᱟ ᱨᱮ ᱡᱮ ᱟᱹᱞᱤᱧ ᱦᱚᱸ ᱵᱟᱹᱞᱤᱧ ᱧᱮᱞ ᱟᱠᱟᱫᱼᱟ ᱟᱨ ᱢᱟᱲᱟᱝ ᱨᱮ ᱠᱟᱹᱢᱤ ᱟᱹᱜᱩ ᱠᱟᱱᱟ ᱵᱤᱱ ᱞᱟᱹᱭᱮᱫᱼᱟ ᱮᱱᱠᱷᱟᱱ ᱪᱮᱫᱟᱜ ᱠᱚ ᱫᱚᱦᱚᱭᱟ ᱢᱮᱱᱛᱮ ᱚᱱᱟ ᱡᱩᱫᱤ ᱵᱟᱵᱚ ᱦᱳᱭ ᱵᱟᱵᱚ ᱟᱸᱡᱚᱢ ᱟᱠᱚᱣᱟ ᱫᱤᱥᱚᱢ ᱦᱚᱲ ᱟᱨ ᱵᱟᱹᱵᱤᱱ ᱞᱟᱹᱭ ᱟᱹᱞᱤᱧᱟ ᱮᱱᱠᱷᱟᱱ ᱫᱤᱥᱚᱢ ᱦᱚᱲ ᱪᱮᱫ ᱞᱮᱠᱟ ᱨᱮᱠᱚ ᱵᱟᱲᱟᱭ ᱫᱟᱲᱮᱭᱟᱜᱼᱟ ᱩᱱᱠᱩ ᱦᱚᱸ ᱱᱤᱦᱟᱹᱛᱤ ᱟᱜᱟᱢ ᱨᱮ ᱛᱟᱦᱮᱸ ᱠᱟᱱᱟ ᱪᱮ ᱵᱟᱭ ᱛᱟᱦᱮᱸ ᱠᱟᱱᱟ ᱢᱮᱱᱛᱮ ᱪᱮᱫ ᱞᱮᱠᱟ ᱠᱚ ᱵᱟᱲᱟᱭ ᱫᱟᱲᱮᱭᱟᱜᱼᱟ ᱚᱱᱟ ᱤᱫᱤ ᱠᱟᱛᱮ ᱞᱤᱧ ᱠᱩᱞᱤᱭᱮᱫ ᱵᱤᱱᱟ ᱦᱳᱭ ᱟᱫᱚ ᱱᱟᱦᱟᱜ ᱱᱚᱜᱼᱚᱱᱟ ᱡᱟᱦᱟᱸ ᱠᱩᱠᱞᱤ ᱵᱤᱱ ᱫᱚᱦᱚ ᱠᱮᱫ ᱫᱚ ᱪᱮᱫᱟᱜ ᱠᱷᱟᱹᱛᱤᱨ ᱟᱫᱚ ᱪᱮᱫᱟᱜ ᱨᱮᱱᱟᱜ ᱫᱚ ᱦᱟᱯᱲᱟᱢ ᱠᱚᱣᱟᱜ ᱟᱵᱚᱨᱮᱱ ᱯᱩᱨᱩᱫᱷᱩᱞ ᱠᱚᱣᱟᱜ ᱩᱱᱠᱩ ᱢᱟ ᱱᱟᱦᱟᱜ ᱱᱤᱛᱚᱝ ᱢᱟ ᱵᱟᱹᱱᱩᱜ ᱠᱚᱣᱟ ᱱᱚᱣᱟ ᱫᱷᱩᱲᱤ ᱫᱷᱟᱹᱨᱛᱤ ᱱᱚᱣᱟ ᱵᱚᱸᱜᱟ ᱛᱟᱞᱟᱭᱮᱱᱟ ᱠᱚ ᱩᱱᱠᱩ ᱠᱚᱴᱷᱮᱱ ᱜᱮ ᱱᱟᱦᱟᱜ ᱡᱟᱦᱟᱸ ᱱᱟᱦᱟᱜ ᱟᱸᱡᱚᱢ ᱪᱮᱫ ᱟᱠᱟᱱ ᱱᱚᱣᱟ ᱫᱚ ᱢᱤᱫᱴᱟᱝ ᱠᱟᱹᱦᱱᱤ ᱞᱮᱠᱟᱱᱟᱜ ᱢᱮᱱᱟᱜᱼᱟ ᱱᱚᱣᱟ ᱠᱟᱹᱦᱱᱤ ᱫᱚ ᱱᱚᱣᱟ ᱡᱤᱱᱤᱥ ᱠᱟᱱᱟ ᱡᱮ ᱥᱮᱫᱟᱭ ᱟᱹᱜᱤᱞ ᱠᱟᱞ ᱨᱮ ᱛᱤᱢᱤᱱ ᱥᱮᱫᱟᱭ ᱨᱮᱪᱚᱝ ᱱᱟᱦᱟᱜ ᱚᱱᱟ ᱧᱮᱞ ᱛᱤᱭᱳᱜ ᱠᱟᱛᱷᱟ ᱢᱟ ᱵᱟᱝ ᱠᱟᱱᱟ ᱟᱵᱚ ᱱᱟᱦᱟᱜ ᱡᱮᱦᱮᱛᱩ ᱠᱟᱹᱦᱱᱤ ᱜᱮ ᱱᱟᱦᱟᱜ ᱵᱚᱱ ᱟᱸᱡᱚᱢ ᱟᱠᱟᱫᱼᱟ ᱥᱮ ᱤᱱᱟᱹ ᱛᱟᱭᱚᱢ ᱠᱷᱚᱱ ᱦᱟᱸᱜ ᱱᱚᱣᱟ ᱫᱚ ᱦᱟᱸᱜ ᱠᱚ ᱤᱭᱟᱹ ᱟᱠᱟᱜᱼᱟ ᱢᱟᱱᱮ ᱠᱚ ᱪᱟᱹᱞᱩ ᱟᱠᱟᱜᱼᱟ ᱱᱟᱦᱟᱜ ᱟᱫᱚ ᱱᱚᱣᱟ ᱠᱟᱹᱦᱱᱤ ᱫᱚ ᱱᱟᱦᱟᱜ ᱱᱚᱝᱠᱟ ᱡᱮ ᱢᱤᱫ ᱟᱹᱛᱩ ᱨᱮ ᱟᱫᱚ ᱚᱸᱰᱮ ᱫᱚ ᱯᱩᱨᱩᱫᱷᱩᱞ ᱵᱟᱝᱢᱟ ᱦᱟᱸᱥᱫᱟ ᱯᱩᱨᱩᱫᱷᱩᱞ ᱵᱚᱝᱥᱚ ᱨᱮᱱ ᱮᱭᱟᱭ ᱵᱚᱭᱦᱟ ᱠᱚ ᱛᱟᱦᱮᱸ ᱠᱟᱱᱟ ᱮᱭᱟᱭ ᱵᱚᱭᱦᱟ ᱮᱭᱟᱭ ᱵᱚᱭᱦᱟ ᱮᱭᱟᱭ ᱵᱚᱭᱦᱟ ᱵᱷᱤᱛᱨᱟᱹ ᱠᱷᱚᱱ ᱢᱤᱫᱴᱟᱝ ᱜᱮ ᱛᱟᱠᱚ ᱢᱤᱥᱨᱟ ᱥᱟᱫᱮᱨ ᱢᱤᱥᱨᱟ ᱛᱟᱦᱮᱸ ᱠᱟᱱᱟ ᱟᱨ ᱟᱫᱚ ᱮᱭᱟᱭ ᱵᱚᱭᱦᱟ ᱠᱷᱚᱱ ᱡᱮᱦᱮᱛᱩ ᱱᱟᱦᱟᱜ ᱢᱤᱫᱴᱟᱝ ᱥᱟᱫᱮᱨ ᱢᱤᱥᱨᱟ ᱛᱟᱠᱚ ᱟᱫᱚ ᱟᱠᱚ ᱠᱚᱲᱟ ᱫᱚ ᱛᱩᱨᱩᱭ ᱵᱚᱭᱦᱟ ᱟᱨ ᱠᱩᱲᱤ ᱫᱚ ᱢᱤᱫ ᱵᱚᱭᱦᱟ ᱟᱫᱚ ᱩᱱᱤ ᱫᱚ ᱟᱹᱰᱤ ᱢᱟᱱᱮ ᱫᱩᱞᱟᱹᱲ ᱛᱮᱠᱚ ᱦᱟᱨᱟ ᱵᱩᱨᱩ ᱞᱮᱫᱮᱭᱟ ᱦᱟᱨᱟ ᱵᱩᱨᱩ ᱛᱟᱭᱚᱢ ᱟᱫᱚ ᱩᱱᱤ ᱫᱚ ᱱᱟᱦᱟᱜ ᱜᱮᱞᱵᱟᱨ ᱵᱩᱨᱩ ᱯᱟᱨᱚᱢ ᱨᱮᱠᱚ ᱜᱚᱝ ᱠᱮᱫᱮᱭᱟ ᱜᱚᱝ ᱠᱮᱫᱮᱭᱟ ᱠᱚ ᱢᱟᱱᱮ ᱩᱱᱤ ᱫᱚ ᱱᱟᱦᱟᱜ ᱠᱚ ᱴᱷᱟᱶ ᱠᱮᱫᱮᱭᱟ ᱠᱚ ᱡᱟᱶᱟᱭ ᱠᱮᱫᱮᱭᱟ ᱠᱚ ᱦᱳᱭ ᱴᱷᱟᱶ ᱠᱮᱫᱮᱭᱟ ᱠᱚ ᱟᱫᱚ ᱩᱱᱤ ᱦᱚᱸ ᱱᱚᱝᱠᱟᱱ ᱚᱲᱟᱜ ᱨᱮᱠᱚ ᱴᱷᱟᱶ ᱠᱮᱫᱮᱭᱟ ᱫᱚ ᱡᱮ ᱟᱹᱰᱤ ᱠᱤᱥᱟᱹᱬ ᱚᱲᱟᱜ ᱨᱮ ᱥᱮᱫᱟᱭ ᱠᱚᱢᱟ ᱠᱚ ᱢᱮᱱᱟ ᱢᱟᱹᱨᱰᱤ ᱠᱚᱢᱟ ᱟᱹᱰᱤ ᱠᱤᱥᱟᱹᱬ ᱠᱚ ᱛᱟᱦᱮᱸ ᱠᱟᱱᱟ ᱟᱫᱚ

ᱟᱫᱚ ᱩᱱᱠᱩ ᱨᱟᱡᱽ ᱨᱟᱯᱟᱡᱽ ᱞᱮᱠᱟᱱ ᱠᱤᱥᱟᱹᱬ ᱠᱤᱥᱟᱹᱬ ᱢᱟᱹᱨᱞᱤ ᱠᱤᱥᱟᱹᱬ ᱵᱟᱹᱠᱷᱩᱞ ᱨᱮᱠᱚ ᱡᱟᱶᱟᱭ ᱠᱮᱫᱟ ᱱᱤᱛᱚᱜ ᱦᱚᱸ ᱢᱮᱱᱟᱜᱼᱟ ᱚᱱᱟ ᱦᱳᱭ ᱟᱫᱚ ᱩᱱᱤ ᱱᱚᱝᱠᱟᱱᱟᱜ ᱨᱮᱠᱚ ᱴᱷᱟᱶ ᱠᱮᱫᱟ ᱟᱫᱚ ᱩᱱᱠᱩ ᱦᱚᱸ ᱱᱚᱝᱠᱟ ᱠᱚ ᱧᱮᱞ ᱡᱩᱛ ᱠᱮᱜᱼᱟ ᱩᱱᱠᱩ ᱫᱚ ᱟᱫᱚ ᱩᱱᱠᱩ ᱦᱚᱸᱠᱚ ᱮᱭᱟᱭ ᱵᱚᱭᱦᱟᱜ ᱜᱮᱭᱟ ᱟᱨ ᱠᱚᱲᱟ ᱛᱟᱠᱚ ᱢᱤᱫ ᱵᱚᱭᱦᱟ ᱟᱨ ᱠᱩᱲᱤ ᱵᱩᱦᱤᱱ ᱫᱚᱠᱚ ᱛᱩᱨᱩᱭ ᱵᱚᱭᱦᱟ ᱮᱱᱠᱷᱟᱱ ᱚᱱᱠᱟ ᱠᱚ ᱥᱟᱨ ᱥᱟᱹᱜᱩᱱ ᱠᱮᱜᱼᱟ ᱚᱸᱰᱮ ᱠᱚ ᱴᱷᱟᱶ ᱠᱮᱫᱮᱭᱟ ᱴᱷᱟᱶ ᱠᱮᱫᱮ ᱛᱟᱭᱚᱢ ᱢᱤᱫ ᱥᱮᱨᱢᱟ ᱵᱚᱪᱷᱚᱨ ᱛᱟᱭᱱᱚᱢ ᱟᱫᱚ ᱩᱱᱠᱤᱱ ᱫᱚᱠᱤᱱ ᱦᱟᱢᱟᱞ ᱦᱚᱲᱢᱚᱭᱮᱱᱟ ᱩᱱᱤ ᱱᱟᱦᱟᱜ ᱢᱟᱹᱭ ᱵᱩᱰᱷᱤ ᱱᱟᱦᱟᱜ ᱟᱫᱚ ᱩᱱᱤ ᱦᱟᱢᱟᱞ ᱦᱚᱲᱢᱚᱭᱮᱱᱟ ᱟᱫᱚ ᱦᱟᱢᱟᱞ ᱦᱚᱲᱢᱚᱭᱮᱱ ᱛᱟᱭᱱᱚᱢ ᱮᱱᱠᱷᱟᱱ ᱟᱫᱚ ᱟᱡᱟᱜ ᱡᱤᱣᱤ ᱠᱚ ᱚᱠᱟ ᱞᱮᱠᱟ ᱱᱟᱦᱟᱜ ᱴᱚᱞᱚᱢᱚᱞᱚᱭ ᱵᱩᱡᱷᱟᱹᱣᱮᱫᱼᱟ ᱴᱷᱤᱠ ᱠᱚ ᱵᱟᱭ ᱵᱩᱡᱷᱟᱹᱣᱮᱫ ᱠᱷᱟᱱ ᱟᱫᱚ ᱮᱱᱠᱷᱟᱱ ᱚᱸᱰᱮ ᱜᱮ ᱱᱟᱦᱟᱜ ᱟᱫᱚ ᱟᱡᱤᱡ ᱡᱤᱛᱟᱹ ᱛᱟᱭ ᱢᱮᱛᱟᱭ ᱠᱟᱱᱟ ᱡᱤᱣᱤ ᱦᱚᱲᱢᱚ ᱠᱚᱢᱟ ᱴᱷᱤᱠ ᱵᱟᱹᱧ ᱵᱩᱡᱷᱟᱹᱣᱮᱫᱼᱟ ᱟᱫᱚ ᱫᱟᱹᱫᱟᱹᱧ ᱛᱮᱠᱚ ᱵᱟᱝᱠᱷᱟᱱ ᱠᱷᱚᱵᱚᱨ ᱞᱟᱝ ᱠᱩᱞ ᱟᱠᱚᱣᱟ ᱦᱳᱭ ᱤᱧ ᱠᱚ ᱧᱮᱞ ᱤᱫᱤᱧ ᱢᱟ ᱟᱫᱚ ᱮᱱᱠᱷᱟᱱᱮ ᱢᱮᱛᱟᱭ ᱠᱟᱱᱟ ᱴᱷᱤᱠ ᱜᱮᱭᱟ ᱠᱷᱚᱵᱚᱨ ᱞᱟᱝ ᱠᱩᱞᱟ ᱛᱚᱵᱮ ᱟᱢ ᱠᱚ ᱧᱮᱞ ᱤᱫᱤ ᱠᱟᱢᱟ ᱟᱪᱪᱷᱟ ᱛᱟᱭᱱᱚᱢ ᱫᱚ ᱠᱷᱚᱵᱚᱨ ᱠᱚ ᱠᱩᱞ ᱠᱮᱜᱼᱟ ᱠᱚ ᱵᱷᱮᱡᱟ ᱠᱮᱜᱼᱟ ᱠᱚ ᱛᱟᱭᱚᱢ ᱫᱚ ᱦᱮᱡ ᱮᱱᱟ ᱠᱚ ᱵᱟᱝᱟ ᱱᱚᱝᱠᱟ ᱱᱚᱝᱠᱟ ᱢᱮᱱᱛᱮ ᱟᱨ ᱧᱮᱧᱮᱞ ᱥᱮᱱᱚᱜ ᱯᱮ ᱢᱮᱱᱛᱮ ᱦᱳᱭ ᱛᱟᱭᱱᱚᱢ ᱫᱚ ᱮᱱᱠᱷᱟᱱ ᱢᱟᱨᱟᱝ ᱤᱧ ᱫᱟᱫᱟ ᱛᱮ ᱱᱟᱦᱟᱜ ᱠᱩᱲᱤ ᱨᱮ ᱵᱟᱨᱮᱛᱮ ᱱᱟᱦᱟᱜ ᱟᱫᱚ ᱥᱮᱱᱚᱜ ᱠᱟᱱᱟᱭ ᱟᱫᱚ ᱩᱱᱟᱹᱜ ᱥᱟᱺᱜᱤᱧ ᱦᱚᱨ ᱫᱚ ᱥᱮᱱᱚᱜ ᱥᱮᱱᱚᱜ ᱛᱮ ᱥᱮᱱᱚᱜ ᱥᱮᱱᱚᱜ ᱛᱮ ᱛᱟᱭᱱᱚᱢ ᱫᱚ ᱦᱚᱨ ᱨᱮ ᱛᱟᱭᱱᱚᱢ ᱫᱚ ᱟᱨ ᱢᱤᱫ ᱵᱩᱨᱩ ᱵᱟᱭ ᱯᱟᱨᱚᱢ ᱫᱟᱲᱮᱭᱟᱫᱟ ᱧᱤᱫᱟᱹᱭᱮᱱᱟ ᱛᱟᱞᱟ ᱧᱤᱫᱟᱹ ᱞᱮᱠᱟ ᱥᱮᱴᱮᱨ ᱞᱮᱱᱠᱷᱟᱱ ᱢᱟᱱᱮ ᱡᱟᱦᱟᱸ ᱨᱮᱠᱚ ᱴᱷᱟᱶ ᱟᱠᱟᱫᱟ ᱚᱸᱰᱮ ᱱᱟᱦᱟᱜ ᱵᱟᱭ ᱥᱮᱴᱮᱨ ᱵᱟᱭ ᱥᱮᱴᱮᱨ ᱞᱮᱱᱟ ᱮᱱᱠᱷᱟᱱ ᱧᱩᱛ ᱧᱤᱫᱟᱹᱭᱮᱱ ᱠᱷᱟᱱ ᱛᱟᱭᱱᱚᱢ ᱫᱚ ᱱᱟᱦᱟᱜ ᱟᱫᱚ ᱦᱚᱨ ᱨᱮ ᱛᱟᱭᱱᱚᱢ ᱢᱮᱱᱟᱜᱼᱟ ᱦᱟᱯᱮᱧ ᱵᱟᱥᱟ ᱟᱸᱜᱟ ᱞᱮᱱᱜᱮ ᱥᱮᱛᱟᱜ ᱤᱧ ᱥᱮᱱᱚᱜᱼᱟ ᱱᱤᱛᱚᱝ ᱫᱚ ᱦᱚᱲ ᱫᱚ ᱪᱮᱫ ᱞᱮᱠᱟ ᱯᱩᱨᱟᱹ ᱢᱟᱱᱮ ᱟᱹᱛᱩ ᱫᱤᱥᱚᱢ ᱨᱮ ᱵᱟᱥᱟᱭᱮᱱᱟ ᱪᱮ ᱦᱚᱲ ᱠᱚᱨᱮ ᱪᱮ ᱢᱟᱱᱮ ᱚᱱᱠᱟ ᱵᱩᱨᱩ ᱠᱚᱨᱮ ᱪᱮ ᱵᱟᱝᱟ ᱵᱩᱨᱩ ᱨᱮᱜᱮ ᱱᱟᱦᱟᱜ ᱟᱨ ᱟᱹᱛᱩ ᱫᱤᱥᱚᱢ ᱢᱟ ᱵᱟᱹᱱᱩᱜᱼᱟ ᱚᱱᱠᱟ ᱢᱟ ᱱᱟᱦᱟᱜ ᱩᱱ ᱡᱚᱦᱚᱜ ᱢᱟ ᱥᱟᱸᱜᱮᱧ ᱜᱮ ᱛᱟᱦᱮᱸ ᱠᱟᱱᱟ ᱜᱮᱞᱵᱟᱨ ᱵᱩᱨᱩ ᱯᱟᱨᱚᱢ ᱨᱮ ᱱᱟᱦᱟᱜ ᱮᱱᱠᱷᱟᱱ ᱛᱟᱭᱱᱚᱢ ᱵᱩᱨᱩ ᱨᱮ ᱢᱤᱫ ᱵᱩᱨᱩ ᱥᱚᱸᱜᱷᱟ ᱟᱫᱚ ᱚᱱᱟ ᱵᱟᱲᱮ ᱫᱟᱨᱮ ᱨᱮ ᱟᱫᱚ ᱩᱱᱤ ᱫᱚᱭ ᱵᱟᱥᱟ ᱰᱮᱨᱟᱭᱮᱱᱟ ᱟᱫᱚ ᱰᱮᱨᱟᱭᱮᱱ ᱠᱷᱟᱱᱮ ᱛᱟᱭᱱᱚᱢ ᱫᱚ ᱚᱸᱰᱮ ᱜᱮ ᱱᱟᱦᱟᱜ ᱮ ᱵᱟᱥᱟ ᱰᱮᱨᱟ ᱟᱠᱟᱱᱟ

ᱠᱚᱭᱚᱜ ᱵᱟᱲᱟᱭ ᱟᱫᱚᱭ ᱛᱟᱭᱱᱚᱢᱮ ᱧᱮᱞ ᱠᱮᱫ ᱟᱫᱚ ᱥᱟᱱᱟᱢᱟᱜ ᱜᱮ ᱥᱮᱱᱚᱜ ᱠᱟᱱ ᱞᱮᱠᱟᱭ ᱧᱮᱞᱮᱫᱼᱟ ᱫᱟᱨᱮ ᱠᱚ ᱫᱷᱤᱨᱤ ᱠᱚ ᱠᱩᱞ ᱠᱚ ᱵᱟᱱᱟ ᱠᱚ ᱪᱮᱴᱨᱟ ᱠᱚ ᱛᱟᱹᱨᱩᱵ ᱠᱚ ᱟᱨᱦᱚᱸ ᱱᱩᱠᱩ ᱡᱟᱦᱟᱸ ᱡᱤᱵᱽ ᱡᱤᱭᱟᱹᱞᱤ ᱠᱚᱦᱚᱸ ᱩᱱᱠᱩ ᱠᱚᱦᱚᱸ ᱥᱟᱱᱟᱢ ᱠᱚ ᱥᱮᱱᱚᱜ ᱠᱟᱱᱟ ᱵᱤᱧ ᱠᱚ ᱠᱤᱫᱤᱧ ᱠᱚ ᱥᱟᱱᱟᱢ ᱠᱚ ᱥᱮᱱᱚᱜ ᱠᱟᱱᱟ ᱫᱟᱨᱮ ᱠᱚ ᱧᱮᱞ ᱧᱟᱢᱮᱫ ᱠᱚᱣᱟᱭ ᱧᱮᱞ ᱧᱟᱢᱮᱫᱼᱟᱭ ᱦᱳᱭ ᱧᱮᱞ ᱧᱟᱢᱮᱫᱼᱟᱭ ᱧᱮᱞ ᱧᱟᱢᱮᱫ ᱠᱚᱣᱟᱭ ᱟᱪᱪᱷᱟ ᱟᱫᱚ ᱮᱱᱠᱷᱟᱱ ᱚᱱᱠᱟ ᱥᱮᱱᱚᱜ ᱡᱚᱦᱚᱜ ᱜᱮ ᱟᱫᱚ ᱫᱟᱨᱮ ᱜᱮ ᱢᱤᱫ ᱟᱲᱟᱝ ᱟᱸᱡᱚᱢᱮᱱᱟ ᱫᱮᱞᱟᱵᱚᱱ

ᱟᱪᱪᱷᱟ ᱮᱱᱠᱷᱟᱱ ᱛᱟᱭᱱᱚᱢ ᱫᱚ ᱴᱷᱤᱠ ᱜᱮᱭᱟ ᱪᱟᱞᱟᱣᱮᱱᱟ ᱮᱱᱠᱷᱟᱱ ᱧᱤᱫᱟᱹ ᱟᱸᱜᱟᱜ ᱢᱟᱲᱟᱝ ᱥᱤᱢ ᱨᱟᱜ ᱫᱮᱞᱟ ᱫᱮᱞᱤ ᱦᱮᱸ ᱛᱟᱭᱱᱚᱢ ᱫᱚ ᱟᱨᱦᱚᱸ ᱛᱟᱭᱱᱚᱢ ᱫᱚ ᱩᱱᱤᱭᱟᱜ ᱢᱮᱫ ᱨᱮᱢᱟ ᱡᱟᱹᱯᱤᱫ ᱵᱟᱹᱱᱩᱜ ᱟᱱᱟ ᱟᱨᱦᱚᱸ ᱨᱩᱣᱟᱹᱲ ᱠᱟᱱᱟ ᱮᱠᱫᱚᱢ ᱪᱮᱴᱨᱟ ᱠᱚ ᱛᱟᱹᱨᱩᱵ ᱠᱚ ᱫᱟᱨᱮ ᱠᱚ ᱮᱢᱟᱱ ᱛᱮᱢᱟᱱ ᱠᱚ ᱡᱮᱛᱮᱭᱟᱜ ᱨᱩᱣᱟᱹᱲ ᱠᱟᱱᱟ ᱟᱪᱪᱷᱟ ᱟᱪᱪᱷᱟ ᱟᱫᱚ ᱮᱱᱠᱷᱟᱱ ᱩᱱ ᱡᱚᱦᱚᱜ ᱚᱱᱟ ᱫᱟᱨᱮ ᱜᱮ ᱟᱨᱦᱚᱸ ᱵᱟᱲᱮ ᱫᱟᱨᱮ ᱠᱩᱞᱤ ᱠᱟᱱᱟ ᱪᱮᱫ ᱞᱮ ᱛᱟᱵᱚᱱ ᱪᱮᱫ ᱞᱮᱠᱟ ᱠᱷᱚᱵᱚᱨ ᱠᱚᱫᱚ ᱟᱨ ᱱᱟᱣᱟ ᱯᱮᱲᱟ ᱠᱚ ᱟᱬᱜᱚ ᱦᱮᱡ ᱮᱱᱟ

ᱚᱱᱠᱟ ᱜᱮ ᱱᱟᱦᱟᱜ ᱥᱤᱨᱡᱚᱱᱮ ᱥᱤᱥᱤᱨᱡᱟᱹᱣᱤᱡ ᱱᱟᱦᱟᱜ ᱢᱤᱫ ᱦᱚᱲ ᱵᱟᱝ ᱢᱤᱫ ᱦᱚᱲ ᱱᱟᱦᱟᱜ ᱡᱩᱴᱟᱹᱣ ᱠᱟᱵᱚᱱ ᱠᱟᱱᱟ ᱟᱫᱚ ᱮᱱᱠᱷᱟᱱ ᱚᱱᱮ ᱚᱱᱟ ᱜᱮ ᱱᱟᱦᱟᱜ ᱛᱟᱭᱱᱚᱢ ᱫᱚ ᱮᱱᱠᱷᱟᱱ ᱩᱱᱤ ᱫᱚ ᱱᱟᱦᱟᱜ ᱵᱟᱵᱮᱨ ᱱᱟᱦᱟᱜ ᱦᱟᱱᱟ ᱥᱮ ᱱᱟᱦᱟᱜ ᱟᱫᱚᱭ ᱥᱮᱱᱚᱜᱼᱟ ᱱᱟᱦᱟᱜ ᱚᱱᱟ ᱱᱟᱦᱟᱜ ᱡᱮᱦᱮᱛᱩ ᱟᱸᱡᱚᱢ ᱠᱮᱜᱼᱟᱭ ᱮᱱᱠᱷᱟᱱᱮ ᱢᱮᱱᱮᱜᱼᱟ ᱪᱮᱫ ᱱᱚᱣᱟ ᱫᱚᱧ ᱟᱸᱡᱚᱢᱮᱜᱼᱟ ᱮᱱᱠᱷᱟᱱ ᱛᱟᱭᱱᱚᱢ ᱫᱚ ᱚᱱᱠᱟ ᱢᱮᱱ ᱵᱟᱲᱟ ᱠᱟᱛᱮ ᱛᱟᱭᱱᱚᱢ ᱫᱚ ᱟᱫᱚ ᱚᱠᱟ ᱡᱚᱦᱚᱜ ᱱᱟᱦᱟᱜ ᱟᱫᱚ ᱵᱟᱝᱟ ᱡᱮ ᱚᱱᱟ ᱫᱚ ᱱᱟᱦᱟᱜ ᱱᱮᱥ ᱱᱟᱦᱟᱜ ᱟᱸᱜᱷᱟᱬ ᱵᱚᱸᱜᱟ ᱱᱟᱦᱟᱜ

ᱟᱫᱚ ᱫᱟᱫᱟ ᱞᱟᱝ ᱠᱷᱚᱵᱚᱨ ᱧᱚᱜ ᱟᱭᱟ ᱢᱮᱱ ᱟᱠᱟᱫ ᱫᱚᱭ ᱱᱚᱣᱟ ᱵᱟᱹᱫᱽ ᱦᱟᱸᱜ ᱥᱟᱢᱴᱟᱣ ᱢᱟᱲᱟᱝ ᱨᱮ ᱦᱟᱸᱜ ᱤᱨ ᱢᱟᱲᱟᱝ ᱨᱮ ᱦᱟᱸᱜ ᱠᱷᱚᱵᱚᱨᱟᱹᱧ ᱯᱮ ᱛᱟᱭᱚᱢ ᱟᱪᱪᱷᱟ᱾ ᱠᱷᱚᱵᱚᱨ ᱥᱮᱱ ᱮᱱᱟ ᱛᱟᱭᱚᱢ ᱩᱱᱤ ᱦᱚᱸᱭ ᱦᱮᱡ ᱮᱱᱟ ᱟᱪᱪᱷᱟ ᱟᱡᱮ ᱵᱟᱲᱟᱭᱟ ᱡᱮ ᱵᱷᱚᱸᱡᱟ ᱦᱟᱸᱜ ᱡᱤᱣᱤ ᱫᱚ ᱦᱟᱸᱜ ᱛᱤᱧ ᱵᱟᱵᱮᱨ ᱛᱮ ᱵᱟᱵᱮᱨ ᱥᱮᱱᱚᱜᱼᱟ ᱥᱮᱱᱚᱜᱼᱟ ᱪᱮᱫ ᱞᱮᱠᱟᱨᱤᱧ ᱵᱟᱧᱪᱟᱣᱟ ᱵᱟᱧᱪᱟᱣ ᱦᱳᱭ ᱟᱫᱚ ᱚᱱᱟ ᱵᱟᱧᱪᱟᱣ ᱞᱟᱹᱜᱤᱫ ᱛᱮ ᱱᱟᱦᱟᱜ ᱟᱫᱚ ᱟᱡ ᱱᱟᱦᱟᱜ ᱮ ᱠᱩᱨᱩᱢᱩᱴᱩ ᱟᱠᱟᱫᱼᱟ ᱱᱟᱦᱟᱜ ᱟᱪᱪᱷᱟ᱾ ᱛᱮᱦᱮᱧ ᱥᱮᱴᱮᱨ ᱟᱠᱟᱱᱟ ᱟᱫᱚ ᱥᱮᱴᱮᱨ ᱟᱠᱟᱱᱟᱭ ᱢᱩᱞᱤᱭᱟᱹ ᱠᱚᱦᱚᱸ ᱩᱱᱟᱹᱜ ᱠᱚ ᱢᱩᱞᱤᱭᱟᱹ ᱟᱠᱟᱫ ᱠᱚᱣᱟ ᱟᱪᱪᱷᱟ ᱦᱳᱭ ᱟᱹᱰᱤ ᱥᱟᱸᱜᱮ ᱜᱮ ᱱᱟᱜ ᱠᱚ ᱠᱤᱥᱟᱹᱬ ᱦᱚᱲ ᱫᱚ ᱠᱤᱥᱟᱹᱬ ᱦᱚᱲ ᱫᱚ ᱱᱟᱜ ᱩᱱᱟᱹᱜ ᱢᱟᱨᱟᱝ ᱵᱟᱹᱫᱽ ᱠᱟᱱᱟ ᱫᱚ ᱜᱮᱞᱵᱟᱨ ᱢᱟᱬ ᱜᱮᱞᱵᱟᱨ ᱢᱟᱬ ᱢᱤᱫᱴᱟᱝ ᱵᱟᱹᱫᱽ ᱜᱮ ᱱᱟᱜ ᱟᱪᱪᱷᱟ ᱟᱫᱚ ᱛᱟᱨᱟ ᱠᱚᱠᱚ ᱤᱨᱚᱜ ᱠᱟᱱᱟ ᱟᱨ ᱛᱟᱨᱟ ᱠᱚ ᱦᱮᱲᱟ ᱠᱚᱠᱚ ᱥᱟᱢᱴᱟᱣᱮᱫᱼᱟ ᱠᱚ ᱮᱱᱠᱷᱟᱱ ᱟᱫᱚ ᱢᱤᱥᱨᱟᱛ ᱛᱮᱫ ᱮ ᱢᱮᱛᱟᱭ ᱠᱟᱱᱟ ᱮ ᱵᱩᱰᱤ ᱛᱮᱦᱮᱧ ᱫᱚ ᱵᱷᱚᱸᱡᱟ ᱫᱚ ᱚᱛ ᱨᱮᱫᱚ ᱟᱞᱚᱢ ᱫᱚᱦᱚᱭᱮᱭᱟ ᱪᱮ ᱢᱤᱫ ᱱᱚᱰᱮ ᱠᱷᱚᱱ ᱟᱞᱚᱢ ᱵᱟᱹᱜᱤᱭᱟᱭᱟ ᱟᱨ ᱩᱱᱤ ᱫᱚ ᱦᱮᱵᱮ ᱨᱮᱜᱮ ᱵᱚ ᱫᱚᱦᱚᱭᱟ ᱪᱮᱫ ᱠᱷᱟᱹᱛᱤᱨ ᱫᱟ ᱟᱫᱚᱭ ᱢᱮᱛᱟᱭ ᱠᱟᱱᱟ ᱠᱷᱟᱹᱛᱤᱨ ᱫᱚ ᱪᱮᱫ ᱦᱚᱸ ᱵᱟᱝᱟ ᱫᱚ ᱟᱫᱚ ᱟᱢ ᱡᱟᱦᱟᱸ ᱥᱮᱫ ᱮᱢ ᱥᱮᱱᱚᱜ ᱡᱚᱦᱚᱜ ᱫᱚ ᱤᱧ ᱱᱟᱜ ᱤᱧ ᱦᱮᱢᱮ ᱦᱚᱵᱚᱨ ᱠᱟᱭᱟ ᱦᱳᱭ ᱟᱫᱚ ᱮᱱᱠᱷᱟᱱ ᱛᱟᱭᱱᱚᱢ ᱫᱚ ᱚᱱᱠᱟᱜᱮ ᱛᱟᱭᱱᱚᱢ ᱫᱚ ᱵᱟᱹᱫᱽ ᱠᱚᱠᱚ ᱠᱟᱹᱢᱤ ᱤᱭᱟᱹ ᱤᱨᱮᱜᱼᱟ ᱠᱚ ᱡᱮᱛᱮ ᱵᱮᱲᱮ ᱤᱱᱟᱹ ᱦᱤᱞᱳᱜ ᱫᱚ ᱟᱫᱚ ᱵᱤᱧ ᱦᱚᱸ ᱟᱹᱰᱤ ᱩᱥᱛᱟᱹᱭ ᱜᱮᱠᱚ ᱧᱟᱢᱚᱜ ᱠᱟᱱᱟ

ᱟᱫᱚ ᱨᱟᱜ ᱦᱚᱢᱚᱨ ᱠᱮᱫ ᱠᱷᱟᱱ ᱠᱚ ᱟᱫᱚ ᱚᱱᱮ ᱚᱸᱰᱮ ᱱᱟᱦᱟᱜ ᱛᱟᱭᱱᱚᱢ ᱟᱫᱚ ᱢᱟᱢᱚᱛ ᱛᱮᱫ ᱟᱫᱚᱭ ᱢᱟᱱᱟ ᱧᱚᱜ ᱟᱠᱟᱫ ᱠᱚᱣᱟ ᱦᱳᱭ ᱢᱟᱱᱟ ᱟᱠᱟᱫ ᱠᱚᱣᱟᱭ ᱢᱮᱛᱟ ᱠᱚ ᱠᱟᱱᱟᱭ ᱚᱸᱰᱮ ᱟᱫᱚ ᱚᱸᱰᱮ ᱦᱚᱸ ᱠᱟᱹᱦᱱᱤ ᱞᱮᱠᱟᱛᱮ ᱨᱟᱦᱟ ᱨᱩᱯᱟᱹᱞᱤ ᱢᱮᱱᱟᱜ ᱧᱚᱜᱼᱟ ᱱᱟᱦᱟᱜ ᱚᱸᱰᱮ ᱪᱮᱫ ᱞᱮᱠᱟᱭ ᱢᱟᱱᱟ ᱟᱠᱟᱫ ᱠᱚᱣᱟ ᱦᱳᱭ ᱟᱫᱚ ᱩᱱᱤ ᱱᱟᱦᱟᱜ ᱡᱮᱛᱮ ᱵᱮᱲᱮ ᱵᱟᱞᱚᱠ ᱱᱟᱦᱟᱜ ᱵᱤᱥ ᱛᱟᱭ ᱪᱟᱯᱟᱲᱮᱱ ᱫᱚ ᱟᱪᱪᱷᱟ ᱟᱨ ᱡᱤᱣᱤ ᱛᱟᱭ ᱡᱮᱛᱮ ᱵᱮᱲᱮ ᱥᱮᱱ ᱮᱱᱟ ᱥᱟᱱᱟᱢ ᱠᱚᱠᱚ ᱦᱚᱢᱚᱨ ᱦᱟᱞᱟᱝ ᱮᱜᱼᱟ ᱨᱟᱜ ᱮᱜᱼᱟ ᱠᱚ ᱟᱪᱪᱷᱟ ᱟᱫᱚ ᱚᱸᱰᱮ ᱱᱟᱦᱟᱜ ᱢᱟᱢᱚᱛ ᱛᱮᱫ ᱢᱟᱭ ᱵᱟᱲᱟᱭ ᱜᱮᱭᱟ ᱚᱱᱟ ᱢᱟ ᱪᱟᱸᱫᱚ ᱞᱤᱠᱷᱚᱱ ᱠᱟᱱᱟ ᱟᱫᱚ ᱚᱸᱰᱮ ᱱᱟᱦᱟᱜ ᱚᱠᱟ ᱞᱮᱠᱟ ᱱᱟᱦᱟᱜ ᱮ ᱢᱟᱱᱟ ᱟᱠᱟᱫ ᱠᱚᱣᱟ ᱠᱚᱣᱟ᱾ ᱛᱷᱤᱨᱚᱜ ᱯᱮ ᱢᱮᱱᱛᱮ ᱱᱟᱦᱟᱜ ᱚᱱᱟ᱾ ᱚᱱᱟᱜᱮ ᱱᱟᱦᱟᱜ ᱛᱚᱵᱚ ᱫᱤᱥᱚᱢ ᱟᱸᱡᱚᱢ ᱦᱚᱲ᱾ ᱦᱚᱸ ᱟᱸᱡᱚᱢ ᱥᱟᱸᱜᱮᱭᱟᱠᱚᱣᱟ ᱱᱟᱦᱟᱜ ᱦᱚᱲ

ᱦᱳᱭ ᱟᱫᱚᱭ ᱢᱮᱛᱟ ᱠᱚ ᱠᱟᱱᱟ ᱱᱚᱣᱟ ᱫᱚ ᱪᱟᱸᱫᱚ ᱞᱤᱠᱷᱚᱱ ᱠᱟᱱᱟ ᱟᱞᱚᱯᱮ ᱨᱟᱜ ᱦᱚᱢᱚᱨᱟ ᱦᱳᱭ ᱟᱫᱚ ᱠᱚ ᱛᱷᱤᱨᱟ ᱦᱳᱭ ᱟᱫᱚ ᱢᱟᱱᱟ ᱠᱮᱫ ᱠᱚ ᱛᱟᱭᱱᱚᱢ ᱟᱪᱪᱷᱟ ᱛᱟᱭᱱᱚᱢ ᱩᱱᱠᱩ ᱠᱚ ᱛᱷᱤᱨ ᱵᱟᱲᱟᱭᱮᱱᱟ ᱠᱚ ᱛᱷᱤᱨ ᱮᱱᱟ ᱠᱚ ᱟᱞᱚᱯᱮ ᱨᱟᱜᱟ ᱢᱮᱛᱟ ᱠᱚ ᱠᱟᱱᱟ ᱟᱪᱪᱷᱟ ᱛᱟᱭᱱᱚᱢ ᱟᱫᱚ ᱱᱚᱣᱟ ᱠᱟᱹᱦᱱᱤ ᱞᱟᱹᱭᱟᱫ ᱠᱚᱣᱟ ᱱᱚᱣᱟ ᱠᱟᱛᱷᱟᱭ ᱞᱟᱹᱭᱟᱫ ᱠᱚᱣᱟ ᱱᱚᱝᱠᱟ ᱱᱚᱝᱠᱟ ᱱᱚᱣᱟ ᱫᱚ ᱞᱤᱠᱷᱚᱱ ᱨᱮᱜᱮ ᱛᱟᱭ ᱱᱚᱝᱠᱟ ᱛᱟᱦᱮᱸ ᱠᱟᱱᱟ ᱦᱳᱭ ᱨᱟᱜ ᱦᱚᱢᱚᱨ ᱠᱟᱛᱮ ᱫᱚ ᱱᱚᱣᱟ ᱫᱚ ᱵᱟᱭ ᱜᱟᱱᱚᱜᱼᱟ ᱟᱫᱚᱭ ᱢᱮᱛᱟ ᱠᱚ ᱠᱟᱱᱟ ᱟᱵᱚ ᱛᱮᱦᱮᱧ ᱱᱚᱣᱟ ᱫᱷᱩᱲᱤ ᱫᱷᱟᱹᱨᱛᱤ ᱛᱮ ᱦᱤᱡᱩᱜ ᱢᱟᱲᱟᱝ ᱨᱮ ᱱᱟᱣᱟ ᱯᱮᱲᱟ ᱦᱤᱡᱩᱜ ᱢᱟᱲᱟᱝ ᱨᱮ ᱟᱵᱚ ᱫᱚ ᱟᱛᱟᱝ ᱫᱟᱨᱟᱢ ᱞᱟᱹᱜᱤᱫ ᱛᱮ ᱵᱚ ᱫᱚᱦᱚ ᱠᱟᱠᱚᱣᱟ ᱟᱫᱚ ᱪᱮᱫ ᱠᱚᱵᱚ ᱫᱚᱦᱚᱭᱟ ᱟᱫᱚ ᱥᱮᱨ ᱪᱟᱣᱞᱮ ᱡᱚᱢ ᱯᱩᱨᱟᱹᱣ ᱠᱟᱛᱮ ᱜᱮ ᱱᱚᱣᱟ ᱫᱩᱲᱤ ᱫᱷᱟᱹᱨᱛᱤ ᱠᱷᱚᱱ ᱫᱚ ᱥᱮᱱᱚᱜ ᱢᱟ ᱱᱟ ᱵᱟᱞᱚᱠ ᱟᱪᱪᱷᱟ ᱡᱟᱦᱟᱸᱭ ᱡᱮᱛᱮᱵᱮᱲᱮ ᱩᱱᱤ ᱟᱪᱪᱷᱟ ᱜᱚᱝᱠᱮ ᱡᱟᱦᱟᱸᱭ ᱡᱮᱛᱮᱵᱮᱲᱮ ᱩᱱᱤ ᱚᱯᱮᱞᱚᱜ ᱢᱟᱲᱟᱝ ᱨᱮ ᱡᱮ ᱵᱟᱝ ᱠᱚ ᱫᱚᱦᱚ ᱞᱮᱫ ᱤᱫᱤ ᱠᱟᱛᱮ ᱱᱚᱣᱟ ᱡᱤᱱᱤᱥ ᱫᱚ ᱜᱷᱚᱴᱚᱱᱟ ᱫᱚ ᱜᱷᱚᱴᱟᱣᱮᱱᱟ ᱵᱟᱝ ᱯᱟᱞᱮᱱᱚᱜ ᱡᱮᱦᱮᱛᱩ ᱱᱟ ᱚᱱᱟ ᱢᱟ ᱱᱟᱜ ᱧᱮᱞ ᱛᱤᱭᱳᱜ ᱪᱮᱫ ᱞᱟᱜᱟ ᱛᱤᱭᱳᱜ ᱠᱟᱛᱷᱟ ᱢᱟ ᱵᱟᱝ ᱠᱟᱱᱟ ᱡᱮᱦᱮᱛᱩ ᱩᱱᱠᱩ ᱱᱟᱜ ᱚᱸᱰᱮ ᱥᱚᱨᱚᱜᱽᱯᱩᱨᱤ ᱠᱷᱚᱱ ᱟᱣᱟᱡᱮ ᱟᱸᱡᱚᱢᱮᱜᱼᱟ ᱡᱮ ᱚᱠᱚᱭ ᱠᱚᱦᱚᱸ ᱟᱛᱟᱝ ᱫᱟᱨᱟᱢ ᱵᱟᱠᱚ ᱛᱟᱦᱮᱸ ᱠᱟᱱᱟ ᱟᱪᱪᱷᱟ ᱟᱪᱪᱷᱟ ᱮᱱᱠᱷᱟᱱ ᱥᱤᱨᱡᱚᱱᱤᱭᱟᱹ ᱫᱚ ᱯᱟᱞᱮ ᱵᱷᱮᱡᱟᱭᱮᱫ ᱠᱚᱜᱮᱭᱟ ᱱᱩᱠᱩ ᱦᱮᱸ, ᱠᱚ ᱦᱮᱸ, ᱦᱮᱸ᱾ ᱟᱨ ᱟᱯᱮ ᱫᱚ ᱤᱫᱤ ᱨᱩᱣᱟᱹᱲ ᱞᱟᱹᱜᱤᱫ ᱛᱮᱫᱚ ᱫᱩ ᱥᱮᱱᱚᱜ ᱯᱮ ᱟᱪᱪᱷᱟ ᱟᱨ ᱚᱠᱚᱭᱟᱜ ᱛᱤ ᱛᱮ ᱱᱟᱦᱟᱜ ᱡᱤᱣᱤ ᱤᱫᱤ ᱨᱩᱣᱟᱹᱲᱟ ᱚᱱᱟ ᱫᱚ ᱥᱤᱥᱤᱨ ᱡᱚᱭ ᱜᱮ ᱱᱟᱦᱟᱜ ᱵᱟᱲᱟᱭᱟ ᱵᱟᱲᱟᱭᱟ, ᱟᱪᱪᱷᱟ᱾ ᱦᱳᱭ ᱚᱱᱟ ᱫᱚ ᱱᱟᱦᱟᱜ ᱮᱱᱟᱝ ᱨᱮᱜᱮ ᱵᱷᱮᱡᱟ ᱡᱚᱦᱚᱜ ᱨᱮᱜᱮ ᱱᱟᱦᱟᱜ ᱟᱢ ᱜᱮ ᱱᱟᱦᱟᱜ ᱟᱹᱜᱩ ᱨᱩᱣᱟᱹᱲᱮᱢ ᱱᱟᱦᱟᱜ ᱱᱤᱱᱟᱹᱜ ᱫᱤᱱ ᱯᱚᱨᱮ ᱱᱟᱦᱟᱜ ᱟᱪᱪᱷᱟ ᱚᱱᱟ ᱫᱚ ᱱᱟᱦᱟᱜ ᱥᱤᱥᱤᱨ ᱡᱚᱭ ᱡᱟᱜ ᱤᱭᱟᱹ ᱠᱟᱱ ᱜᱮᱭᱟ ᱟᱪᱪᱷᱟ᱾ ᱛᱚᱛᱷᱟᱯᱤ ᱢᱚᱱᱮ ᱯᱟᱹᱛᱭᱟᱹᱣ ᱞᱮᱠᱟ ᱮᱴᱟᱜ ᱟᱫᱚ ᱢᱟᱢᱚᱛ ᱛᱮᱫ ᱮ ᱢᱮᱱ ᱠᱮᱜᱼᱟ ᱟᱪᱪᱷᱟ ᱟᱵᱚ ᱡᱩᱫᱤ ᱦᱩᱱᱟᱹᱝ ᱡᱮ ᱱᱚᱣᱟ ᱥᱮᱨ ᱪᱟᱣᱞᱮ ᱡᱚᱢ ᱯᱩᱨᱟᱹᱣ ᱠᱟᱛᱮ ᱜᱮ ᱱᱚᱣᱟ ᱫᱷᱩᱲᱤ ᱫᱷᱟᱹᱨᱛᱤ ᱠᱷᱚᱱ ᱥᱮᱱᱚᱜ ᱥᱮᱱ ᱠᱚᱜᱼᱟᱭ ᱚᱱᱟ ᱞᱟᱹᱜᱤᱫ ᱛᱮ ᱟᱵᱚ ᱫᱚ ᱦᱩᱱᱟᱹᱝ ᱫᱩᱣᱟᱹᱨ ᱜᱟᱱᱟᱲᱮ ᱨᱮ ᱱᱩᱠᱩ ᱡᱟᱦᱟᱸ ᱫᱟᱹᱫᱩᱲ ᱨᱟᱡᱟ ᱠᱚ ᱛᱮᱦᱮᱧ ᱠᱚ ᱦᱮᱡ ᱞᱮᱱᱟ ᱟᱵᱚ ᱞᱩᱠᱷᱤ ᱨᱟᱹᱱᱤ ᱜᱮ ᱦᱩᱱᱟᱹᱝ ᱮ ᱛᱟᱦᱮᱸ ᱠᱚᱜ ᱮᱱᱠᱷᱟᱱ ᱫᱚ ᱥᱮᱨ ᱪᱟᱣᱞᱮ ᱡᱚᱢ ᱯᱩᱨᱟᱹᱣ ᱠᱟᱛᱮ ᱦᱩᱱᱟᱹᱝ ᱱᱚᱣᱟ ᱫᱷᱩᱲᱤ ᱫᱷᱟᱹᱨᱛᱤ ᱠᱷᱚᱱ ᱥᱮᱱᱚᱜᱼᱟ ᱟᱫᱚ ᱱᱤᱭᱟᱹ ᱛᱟᱭᱱᱚᱢ ᱠᱷᱚᱱ ᱫᱚ ᱱᱚᱣᱟ ᱜᱮᱵᱚ ᱠᱟᱹᱢᱤᱭᱟ ᱮᱱᱠᱷᱟᱱ ᱡᱟᱦᱳ ᱚᱱᱮ ᱠᱚ ᱢᱮᱱ ᱞᱮᱠᱟ ᱥᱮᱫᱟᱭ ᱫᱚ ᱢᱟᱱᱟᱣ ᱵᱟᱛᱟᱣ ᱛᱟᱦᱮᱸ ᱠᱟᱱᱟ ᱢᱟᱨᱟᱝ ᱦᱚᱲᱟᱜ ᱠᱟᱛᱷᱟ ᱠᱚ ᱢᱟᱱᱟᱣ ᱵᱟᱛᱟᱣ ᱠᱮᱜᱼᱟ ᱠᱚ ᱟᱫᱚ ᱪᱮᱫ ᱠᱚᱵᱚ ᱫᱚᱦᱚᱭᱟ ᱟᱫᱚ ᱫᱩᱣᱟᱹᱨ ᱨᱮ ᱡᱮ ᱞᱚᱠᱠᱷᱤ ᱨᱟᱱᱤ ᱠᱚ ᱪᱩᱨᱩᱡᱟᱠᱚ ᱡᱮ ᱱᱚᱣᱟ ᱜᱮ ᱡᱚᱢ ᱯᱩᱨᱟᱹᱣ ᱠᱟᱛᱮ ᱱᱚᱣᱟ ᱫᱷᱩᱲᱤ ᱫᱷᱟᱹᱨᱛᱤ ᱠᱷᱚᱱ ᱵᱚ ᱥᱮᱱᱚᱜᱼᱟ

ᱡᱮ ᱯᱟᱞ ᱢᱟ ᱦᱩᱱᱟᱹᱝ ᱠᱚᱲᱟ ᱦᱟᱜ ᱠᱟᱱᱟ ᱦᱳᱭ ᱠᱟᱹᱰᱩᱢ ᱢᱟ ᱠᱩᱲᱤᱭᱟᱜ ᱠᱟᱱᱟ ᱟᱨ ᱥᱩᱯᱟᱹᱲᱤ ᱦᱚᱸ ᱠᱩᱲᱤᱭᱟᱜ ᱠᱟᱱᱟ ᱦᱳᱭ ᱟᱨ ᱟᱜ ᱠᱚᱦᱚᱸ ᱠᱩᱲᱤᱭᱟᱜ ᱵᱟᱝ ᱠᱚᱲᱟ ᱦᱟᱜ ᱠᱟᱱᱟ ᱟᱪᱪᱷᱟ ᱠᱚᱲᱟ ᱦᱟᱜ ᱠᱟᱱᱟ ᱚᱱᱟ ᱢᱟ ᱟᱪᱪᱷᱟ ᱡᱚᱛᱚ ᱡᱤᱱᱤᱥ ᱜᱮ ᱱᱚᱣᱟ ᱠᱚ ᱫᱚᱦᱚᱭᱮᱫᱼᱟ ᱮᱱᱠᱷᱟᱱ ᱱᱚᱣᱟ ᱫᱚ ᱪᱮᱫ ᱠᱷᱟᱹᱛᱤᱨ ᱡᱚᱛᱚ ᱡᱤᱱᱤᱥ ᱫᱚ ᱫᱚᱦᱚᱭᱟ ᱵᱟᱠᱷᱟᱱ ᱮᱠᱷᱮᱱ ᱠᱟᱹᱰᱩᱢ ᱵᱚ ᱫᱚᱦᱚᱭᱟ ᱵᱟᱠᱷᱟᱱ ᱥᱩᱯᱟᱹᱲᱤ ᱵᱚ ᱫᱚᱦᱚᱭᱟ ᱚᱱᱟ ᱦᱚᱸ ᱵᱟᱭ ᱜᱟᱱ ᱠᱚᱜᱼᱟ ᱦᱳᱭ ᱟᱹᱰᱤ ᱡᱚᱛᱷᱟᱛ

ᱱᱚᱣᱟ ᱞᱟᱹᱭ ᱨᱮ ᱱᱚᱣᱟ ᱢᱟ ᱱᱟᱦᱟᱜ ᱧᱮᱞ ᱛᱤᱭᱳᱜ ᱠᱟᱛᱷᱟ ᱢᱟ ᱵᱟᱝ ᱠᱟᱱᱟ ᱦᱟᱯᱲᱟᱢ ᱠᱚᱣᱟᱜ ᱞᱟᱹᱭ ᱞᱮᱠᱟᱛᱮ ᱱᱟᱦᱟᱜ ᱟᱫᱚ ᱱᱚᱣᱟ ᱦᱤᱥᱟᱹᱵ ᱠᱟᱹᱢᱤ ᱦᱚᱨᱟ ᱦᱚᱸ ᱯᱨᱟᱭᱚᱛᱚ ᱟᱵᱚ ᱠᱷᱮᱨᱣᱟᱲ ᱥᱟᱶᱛᱟ ᱟᱹᱛᱩ ᱨᱮ ᱦᱩᱭᱩᱜ ᱠᱟᱱ ᱜᱮᱭᱟ ᱟᱨ ᱥᱟᱱᱟᱢ ᱠᱚᱜᱮ ᱱᱚᱣᱟ ᱟᱭᱳ ᱠᱚᱫᱚ ᱠᱚ ᱵᱟᱲᱟᱭᱟ ᱩᱱᱠᱩ ᱱᱚᱣᱟ ᱤᱧ ᱥᱩᱢᱩᱝ ᱤᱧ ᱵᱟᱲᱟᱭᱟ ᱚᱱᱠᱟ ᱫᱚ ᱵᱟᱝᱟ ᱟᱹᱰᱤ ᱦᱚᱲ ᱜᱮ ᱱᱟᱦᱟᱜ ᱱᱚᱣᱟ ᱠᱟᱹᱦᱱᱤ ᱠᱚᱫᱚ ᱠᱚ ᱵᱟᱲᱟᱭᱟ ᱟᱫᱚ ᱟᱹᱵᱤᱱᱟᱜ ᱢᱮᱱ ᱦᱤᱥᱟᱹᱵ ᱛᱮ ᱡᱮ ᱟᱜᱟᱢ ᱯᱤᱲᱦᱤ ᱠᱚ ᱱᱚᱣᱟ ᱥᱮᱨᱣᱟ ᱵᱟᱧᱪᱟᱣ ᱫᱚᱦᱚ ᱢᱟ ᱢᱮᱱᱛᱮ